ᱥᱟᱱᱟᱢᱟᱜ ᱠᱟᱛᱷᱟ ᱞᱟᱹᱞᱟᱹᱭ ᱡᱟᱹᱨᱩᱨᱤ ᱠᱟᱱᱟ ᱥᱮ ᱪᱮᱫ? ᱮ ᱥᱩᱱᱫᱚᱨᱤ ᱦᱮᱸ ᱪᱮᱫ? ᱤᱧ ᱵᱟᱝ ᱟᱢ ᱫᱚᱢᱮᱧ ᱠᱩᱥᱤᱭᱟᱢ ᱛᱟᱦᱮᱱᱟ ᱟᱭ ᱞᱟᱵᱷ ᱭᱩ ᱥᱩᱱᱫᱚᱨᱤ ᱪᱮᱫ ᱮᱢ ᱢᱮᱱ ᱠᱮᱫᱟ ᱟᱠᱟᱥ ᱯᱟᱜᱽᱞᱟᱣ ᱠᱟᱱᱟᱢ ᱥᱮ ᱟᱨᱮ ᱭᱟᱨ ᱟᱵᱚ ᱫᱚ ᱫᱳᱥᱛ ᱠᱟᱱᱟ ᱵᱚᱱ ᱟᱨ ᱟᱞᱟᱝ ᱛᱟᱞᱟ ᱨᱮ ᱱᱚᱝᱠᱟ ᱫᱩᱞᱟᱹᱲ ᱥᱟᱹᱜᱟᱹᱭ ᱛᱤᱥ ᱦᱚᱸ ᱵᱟᱝ ᱦᱩᱭ ᱫᱟᱲᱮᱭᱟᱜᱼᱟ ᱛᱷᱤᱨᱩ ᱢᱮ ᱟᱠᱟᱥ ᱢᱮᱛᱟᱢ ᱠᱟᱹᱱᱟᱹᱧ ᱪᱮᱫ ᱟᱢᱨᱮᱱ ᱵᱚᱭ ᱯᱷᱨᱮᱱᱰ ᱢᱮᱱᱟᱭᱟ ᱛᱚᱵᱮ ᱠᱷᱟᱱ ᱚᱠᱚᱭ ᱠᱟᱱᱟᱭ ᱟᱵᱚ ᱠᱞᱟᱥ ᱨᱮᱱ ᱟᱝᱠᱤᱛ ᱟᱹᱰᱤ ᱫᱤᱱ ᱠᱷᱚᱱ ᱨᱤᱞᱮᱥᱚᱱ ᱨᱮ ᱢᱮᱱᱟᱜ ᱞᱤᱧᱟ ᱪᱮᱫ ᱩᱱᱤ ᱫᱤᱠᱩ ᱠᱚᱲᱟ ᱪᱮᱫ ᱩᱱᱤ ᱫᱤᱠᱩ ᱠᱚᱲᱟ ᱜᱮᱢ ᱧᱟᱢ ᱞᱮᱫᱮᱭᱟ ᱟᱞᱮ ᱦᱚᱲ ᱠᱚᱲᱟ ᱫᱚ ᱵᱟᱢ ᱠᱩᱥᱤᱭᱟᱞᱮᱭᱟ ᱵᱟᱲᱟᱭ ᱜᱮᱭᱟᱢ ᱥᱮ ᱟᱠᱟᱥ ᱫᱩᱞᱟᱹᱲ ᱫᱩᱞᱟᱹᱲ ᱦᱚᱛᱟ ᱦᱮ ᱟᱨ ᱠᱤᱥᱤ ᱥᱮ ᱵᱷᱤ ᱦᱚ ᱥᱟᱠᱛᱟ ᱦᱮ ᱢᱮᱛᱟᱢ ᱠᱟᱹᱱᱟᱹᱧ ᱛᱤᱦᱤᱧ ᱠᱷᱚᱱ ᱱᱚᱝᱠᱟᱱ ᱠᱟᱛᱷᱟ ᱟᱞᱚᱢ ᱢᱮᱱ ᱵᱟᱲᱟᱣᱟᱹᱧᱟ ᱜᱩᱰ ᱵᱟᱭ ᱢᱤᱫᱴᱮᱱ ᱦᱚᱲ ᱦᱚᱯᱚᱱ ᱦᱩᱭ ᱠᱟᱛᱮ ᱦᱚᱸ ᱵᱩᱡᱽ ᱵᱟᱹᱱᱩᱜ ᱛᱟᱢᱟ ᱪᱷᱤ ᱥᱩᱱᱫᱚᱨᱟ ᱪᱷᱤ